ᱰᱤᱝ ᱰᱤᱝᱟ ᱵᱟᱡᱟᱨ ᱨᱮ ᱪᱚᱥᱢᱟ ᱠᱤᱨᱤᱧ ᱦᱩᱭᱩᱜ ᱠᱟᱱᱟ ᱜᱟᱛᱮ ᱠᱚ ᱧᱮᱞ ᱛᱟᱵᱚᱱ ᱯᱮ ᱯᱳᱭᱞᱳ ᱫᱷᱟᱣ ᱰᱤᱝ ᱰᱤᱝᱟ ᱵᱟᱡᱟᱨ ᱨᱮ ᱪᱚᱥᱢᱟ ᱫᱚᱠᱟᱱ ᱨᱮ ᱪᱚᱥᱢᱟ ᱠᱤᱨᱤᱧ ᱦᱩᱭᱩᱜ ᱠᱟᱱᱟ ᱧᱮᱞ ᱛᱟᱵᱚᱱ ᱯᱮ ᱟᱨ ᱰᱤᱝ ᱰᱤᱝᱟ ᱵᱟᱡᱟᱨ ᱛᱮᱦᱮᱧ ᱱᱚᱣᱟ ᱢᱟᱨᱟᱝ ᱫᱤᱱ ᱨᱮᱱᱟᱜ ᱞᱟᱥ ᱵᱟᱡᱟᱨ ᱠᱟᱱᱟ ᱛᱚ ᱚᱱᱟᱛᱮ ᱟᱹᱰᱤ ᱥᱟᱸᱜᱮ ᱦᱚᱲ ᱠᱚ ᱦᱮᱡ ᱠᱟᱱᱟ ᱛᱚᱵᱮ ᱫᱮᱞᱟ ᱱᱤᱛᱚᱜ ᱟᱵᱚ ᱢᱤᱫ ᱜᱷᱟᱹᱲᱤ ᱱᱚᱛᱮ ᱵᱚᱱ ᱪᱟᱞᱟᱣ ᱞᱮᱱ ᱜᱮ ᱵᱤᱨ ᱵᱤᱨ ᱞᱮᱠᱟ ᱧᱮᱞᱚᱜ ᱠᱟᱱᱟ ᱜᱟᱡᱟᱲ ᱜᱮ ᱧᱮᱞᱚᱜ ᱠᱟᱱᱟ ᱟᱫᱚ ᱫᱟᱹᱲ ᱟᱛᱮᱫ ᱪᱟᱞᱟᱜ ᱡᱟᱹᱨᱩᱲ ᱠᱟᱱᱟ ᱮᱱᱛᱮᱫ ᱪᱟᱞᱟᱜ ᱨᱮᱭᱟᱜ ᱟᱹᱰᱤ ᱡᱟᱹᱨᱩᱲ ᱢᱮᱱᱟᱜᱼᱟ ᱟᱫᱚ ᱟᱯᱮ ᱯᱮ ᱧᱮᱞ ᱫᱟᱲᱮᱭᱟᱛᱟᱵᱚᱱ ᱠᱟᱱᱟ ᱱᱚᱜᱼᱚᱸᱭ ᱮᱠᱫᱚᱢ ᱯᱩᱨᱟᱹ ᱜᱟᱡᱟᱲ ᱧᱮᱞᱚᱜ ᱠᱟᱱᱟ ᱯᱩᱨᱟᱹ ᱜᱟᱡᱟᱲ ᱟᱨ ᱱᱚᱣᱟ ᱜᱟᱡᱟᱲ ᱛᱟᱞᱟ ᱛᱮᱜᱮ ᱛᱮᱦᱮᱧ ᱪᱟᱞᱟᱜ ᱦᱩᱭᱩᱜ ᱠᱟᱱᱟ ᱟᱫᱚ ᱱᱚᱰᱮ ᱢᱤᱫᱴᱮᱡ ᱫᱳᱥᱛ ᱤᱧ ᱧᱟᱯᱟᱢ ᱟᱫᱮ ᱠᱟᱱᱟ ᱟᱫᱚ ᱩᱱᱤ ᱵᱚᱱ ᱛᱷᱚᱲᱟ ᱵᱚᱱ ᱜᱟᱞᱢᱟᱨᱟᱣᱟ ᱩᱱᱤ ᱥᱟᱞᱟᱜ ᱡᱚᱦᱟᱨ ᱜᱮ ᱥᱟᱱᱟᱢ ᱠᱚ ᱛᱮᱦᱮᱧᱟᱜ ᱱᱤᱭᱩ ᱵᱞᱚᱜ ᱵᱷᱤᱰᱤᱭᱳ ᱨᱮ ᱛᱚᱵᱮ ᱛᱮᱦᱮᱧ ᱫᱚ ᱧᱮᱞ ᱫᱟᱲᱮᱭᱟᱜ ᱠᱟᱱᱟ ᱯᱮ ᱛᱟᱭᱚᱢ ᱥᱮᱫ ᱚᱠᱟ ᱞᱮᱠᱟᱱ ᱡᱟᱭᱜᱟ ᱨᱮ ᱪᱚᱞᱤᱧ ᱦᱮᱡ ᱟᱠᱟᱱ ᱢᱮᱱᱠᱷᱟᱱ ᱮᱱᱦᱚᱸ ᱞᱤᱧ ᱧᱮᱞ ᱦᱚᱪᱚᱭᱮᱫ ᱯᱮ ᱠᱟᱱᱟ ᱱᱚᱜᱼᱚ ᱱᱚᱝᱠᱟ ᱛᱮᱯᱮ ᱧᱮᱞ ᱫᱟᱲᱮ ᱛᱟᱵᱚᱱ ᱠᱟᱱᱟ ᱱᱚᱜᱼᱚᱭ ᱜᱟᱰᱟ ᱟᱲᱮ ᱨᱮᱞᱤᱧ ᱦᱮᱡ ᱟᱠᱟᱱᱟ ᱟᱫᱚ ᱱᱚᱛᱮ ᱫᱚ ᱛᱮᱦᱮᱧ ᱫᱚ ᱰᱤᱝᱨᱟᱹ ᱵᱟᱡᱟᱨ ᱠᱟᱱᱟ ᱛᱚ ᱟᱫᱚ